ᱡᱚᱦᱟᱨ ᱜᱮ ᱜᱟᱛᱮ ᱠᱚ ᱤᱧᱟᱹᱜ ᱱᱚᱣᱟ ᱵᱞᱚᱜ ᱨᱮ ᱥᱟᱱᱟᱢ ᱠᱚᱜᱮᱧ ᱥᱟᱹᱜᱩᱱ ᱫᱟᱨᱟᱢᱮᱫ ᱯᱮᱭᱟ ᱤᱧᱟᱹᱜ ᱧᱩᱛᱩᱢ ᱫᱚ ᱱᱚᱨᱮᱥ ᱴᱩᱰᱩ ᱟᱨ ᱟᱯᱮ ᱯᱮ ᱧᱮᱞᱮᱜᱼᱟ ᱟᱵᱚᱣᱟᱜ ᱪᱮᱱᱮᱞ ᱨᱮᱰᱟ ᱵᱞᱚᱜᱚᱨ ᱛᱚᱵᱮ ᱫᱮᱞᱟ ᱵᱚ ᱡᱟᱹᱥᱛᱤ ᱵᱟᱝ ᱵᱤᱞᱚᱢ ᱠᱟᱛᱮ ᱛᱮᱦᱮᱧᱟᱜ ᱵᱞᱚᱜ ᱤᱧ ᱰᱟᱦᱟᱨ ᱦᱚᱸ ᱱᱚᱰᱮ ᱠᱷᱚᱱᱟᱜ ᱜᱮᱵᱚ ᱮᱛᱚᱦᱚᱵ ᱩᱛᱟᱹᱨ ᱠᱟᱜᱼᱟ ᱫᱮᱞᱟ ᱵᱚ ᱛᱚᱵᱮ ᱱᱤᱛᱚᱜ ᱫᱚ ᱵᱟᱹᱫᱽ ᱥᱮᱫ ᱫᱟᱬᱟᱱ ᱠᱚ ᱦᱮᱡ ᱧᱚᱜ ᱠᱟᱱᱟ ᱱᱟᱦᱟᱜ ᱫᱤᱱ ᱠᱟᱞᱚᱢ ᱠᱟᱱᱟ ᱟᱵᱚ ᱫᱚᱞᱮ ᱞᱟ ᱦᱚᱪᱚ ᱟᱠᱟᱜᱼᱟ ᱱᱚᱰᱮ ᱢᱤᱫᱴᱟᱝ ᱢᱟᱨᱟᱝ ᱠᱚᱡ ᱢᱟᱛᱠᱚᱢ ᱫᱟᱨᱮ ᱛᱟᱦᱮᱸ ᱠᱟᱱᱟ ᱠᱷᱟᱺᱰᱤᱡ ᱵᱟᱲᱟ ᱠᱟᱛᱮ ᱞᱮ ᱤᱫᱤ ᱠᱮᱜᱼᱟ ᱟᱨ ᱥᱮᱬᱟ ᱜᱚᱸᱰᱤ ᱛᱮ ᱦᱟᱨᱡ ᱟᱠᱟᱱᱟ ᱱᱚᱣᱟ ᱦᱚᱸ ᱪᱮᱛᱟᱱ ᱥᱮᱫ ᱫᱚ ᱩᱥᱩᱞ ᱜᱮᱭᱟ ᱡᱮᱥᱯᱤ ᱞᱟᱦᱟᱜ ᱞᱮᱭᱟᱭ ᱫᱚ ᱰᱚᱰᱷᱟ ᱰᱷᱤᱯᱟᱹ ᱜᱮ ᱴᱷᱤᱠ ᱨᱮ ᱵᱟᱭ ᱥᱚᱢᱟᱱ ᱞᱟᱜᱼᱟ ᱟᱫᱚ ᱛᱚᱲᱟ ᱠᱟᱹᱡ ᱵᱚᱱ ᱧᱮᱞ ᱧᱚᱜᱟ ᱛᱮᱦᱮᱧ ᱫᱚ ᱛᱤᱱᱟᱹᱜ ᱜᱟᱱ ᱥᱮᱬᱟᱭᱮᱱᱟ ᱟᱨ ᱱᱮᱥ ᱢᱟ ᱡᱟᱦᱟᱸ ᱞᱮᱠᱟᱭ ᱟᱠᱟᱞᱮᱜᱼᱟ ᱱᱟᱦᱟᱜ ᱟᱞᱮ ᱥᱮᱫ ᱢᱟ ᱫᱟᱜ ᱜᱮ ᱵᱟᱭ ᱫᱟᱜ ᱟᱞᱮ ᱠᱟᱱᱟ ᱠᱷᱟᱹᱞᱤ ᱞᱟᱜᱟᱛᱟᱨ ᱛᱤᱱᱟᱹᱜ ᱫᱤᱱᱮ ᱫᱟᱜ ᱵᱟᱲᱟ ᱠᱮᱫ ᱟᱨ ᱤᱱᱟᱹ ᱯᱚᱨᱮ ᱴᱟᱴᱠᱟᱭ ᱵᱚᱱᱫ ᱠᱮᱫ ᱟᱫᱚ ᱯᱩᱨᱟᱹ ᱵᱚᱱᱫ ᱥᱟᱹᱨᱤ ᱩᱛᱟᱹᱨ ᱱᱚᱸᱰᱮ ᱞᱮ ᱛᱚᱲᱟ ᱟᱠᱟᱫᱼᱟ ᱱᱟᱦᱟᱜ ᱵᱟᱨ ᱯᱨᱚᱠᱟᱨ ᱦᱩᱲᱩ ᱱᱮᱜᱼᱮ ᱱᱤᱠᱟᱹ ᱟᱠᱟᱱᱟ ᱦᱩᱲᱩ ᱫᱟᱨᱮ ᱛᱤᱱᱟᱹᱜ ᱥᱟᱠᱟᱢ ᱵᱟᱨ ᱯᱮ ᱥᱟᱠᱟᱢ ᱟᱠᱟᱱᱟ ᱯᱮ ᱥᱟᱠᱟᱢ ᱢᱮᱱ ᱜᱟᱱᱚᱜᱼᱟ ᱟᱨ ᱱᱚᱰᱮ ᱠᱷᱚᱱ ᱱᱚᱛᱮ ᱢᱤᱫᱴᱟᱝ ᱦᱩᱲᱩ ᱦᱟᱱᱛᱮ ᱢᱤᱫᱴᱟᱝ ᱦᱩᱲᱩ ᱵᱷᱮᱜᱟᱨ ᱦᱩᱲᱩ ᱱᱤᱛᱚᱜ ᱴᱟᱭᱤᱢ ᱫᱚ ᱦᱩᱭᱩᱜ ᱠᱟᱱᱟ ᱥᱟᱛᱴᱟ ᱟᱨ ᱱᱚᱣᱟ ᱥᱮᱛᱟᱜ ᱠᱷᱚᱱ ᱜᱮ ᱛᱮᱦᱮᱧᱟᱜ ᱯᱟᱜᱚ ᱠᱟᱹᱡ ᱠᱷᱟᱨᱟᱯ ᱜᱮᱭᱟ ᱠᱷᱟᱨᱟᱯ ᱢᱮᱱ ᱞᱮᱠᱷᱟᱱ ᱡᱟᱹᱯᱩᱫ ᱯᱟᱜᱮ ᱫᱮᱠᱷᱟᱣ ᱟᱠᱟᱫᱼᱟ ᱨᱤᱢᱤᱞ ᱟᱠᱟᱫᱼᱟᱭ ᱟᱨ ᱫᱟᱜ ᱦᱚᱸ ᱠᱟᱹᱡ ᱠᱟᱹᱡ ᱧᱩᱨᱮᱜᱼᱟ ᱟᱫᱚ ᱱᱚᱝᱠᱟ ᱫᱚ ᱧᱮᱞ ᱛᱮᱫᱚ ᱵᱟᱭ ᱴᱷᱤᱠᱟᱹᱜ ᱠᱟᱱᱟ ᱱᱟᱦᱟᱜ ᱤᱧ ᱫᱮᱠᱷᱟᱣ ᱟᱯᱮ ᱠᱟᱱᱟ ᱱᱚᱰᱮ ᱫᱟᱜ ᱨᱮ ᱧᱮᱞ ᱯᱮ ᱴᱷᱤᱠᱟᱹᱜ ᱠᱟᱱᱟ ᱚᱸᱰᱮ ᱟᱹᱰᱤ ᱟᱛᱟᱝ ᱟᱛᱟᱝ ᱯᱩᱨᱟᱹ ᱥᱮᱨᱢᱟ ᱫᱚ ᱨᱤᱢᱤᱞ ᱟᱠᱟᱫᱼᱟᱭ ᱜᱚᱴᱟ ᱱᱤᱛᱚᱜ ᱫᱚ ᱟᱞᱮ ᱟᱹᱛᱩ ᱥᱠᱩᱞ ᱠᱚᱵᱚᱱ ᱧᱮᱞ ᱧᱚᱜᱟ ᱠᱟᱹᱡ ᱥᱠᱩᱞ ᱠᱚ ᱟᱨ ᱯᱚᱧᱪᱟᱭᱮᱛ ᱠᱚ ᱵᱚᱞ ᱯᱷᱤᱞᱰ ᱠᱚ ᱤᱧ ᱫᱮᱠᱷᱟ ᱧᱚᱜ ᱟᱯᱮᱭᱟ ᱟᱞᱮ ᱫᱚ ᱟᱹᱛᱩ ᱨᱮᱜᱮ ᱛᱟᱞᱮ ᱢᱮᱱᱟᱜᱼᱟ ᱱᱟᱦᱟᱜ ᱥᱠᱩᱞ ᱠᱚᱫᱚ ᱱᱚᱜᱼᱚᱭ ᱥᱮᱴᱮᱨ ᱦᱩᱭ ᱟᱠᱟᱱᱟ ᱱᱟᱦᱟᱜ ᱱᱚᱣᱟ ᱫᱚ ᱦᱩᱭᱩᱜ ᱠᱟᱱᱟ ᱟᱞᱮ ᱟᱹᱛᱩ ᱥᱠᱩᱞ ᱩᱱᱤᱥᱥᱚ ᱥᱚᱛᱮᱭᱤᱥ ᱢᱚᱥᱤᱭᱟ ᱠᱷᱚᱱ ᱵᱮᱱᱟᱣ ᱟᱠᱟᱱᱟ ᱵᱟᱦᱨᱮ ᱠᱷᱚᱱ ᱜᱮ ᱠᱟᱹᱡ ᱠᱚ ᱧᱮᱞ ᱧᱚᱜᱟ ᱱᱚᱝᱠᱟ ᱨᱟᱹᱯᱩᱫ ᱨᱟᱹᱯᱩᱫ ᱥᱠᱩᱞ ᱟᱞᱮ ᱫᱚ ᱱᱤᱛ ᱫᱷᱟᱹᱵᱤᱡ ᱦᱚᱸ ᱪᱮᱫ ᱦᱚᱸ ᱟᱹᱣᱨᱤ ᱰᱮᱵᱷᱞᱚᱯᱚᱜᱼᱟ ᱱᱟᱦᱟᱜ ᱟᱨ ᱥᱠᱩᱞ ᱵᱷᱤᱲᱟᱹᱣ ᱠᱟᱛᱮ ᱜᱮ ᱯᱚᱧᱪᱟᱭᱮᱛ ᱢᱮᱱᱟᱜᱼᱟ ᱯᱚᱧᱪᱟᱭᱮᱛ ᱠᱚ ᱮᱱᱮᱢ ᱥᱮᱱᱴᱟᱨ ᱠᱚ ᱯᱩᱨᱟᱹ ᱥᱠᱩᱞ ᱵᱷᱤᱲᱟᱹᱣ ᱠᱟᱛᱮ ᱜᱮ ᱢᱮᱱᱟᱜ ᱛᱟᱞᱮ ᱢᱤᱫᱴᱷᱮᱱ ᱱᱚᱣᱟ ᱫᱚ ᱦᱩᱭᱩᱜ ᱠᱟᱱᱟ ᱯᱚᱧᱪᱟᱭᱮᱛ ᱥᱩᱨ ᱠᱷᱚᱱ ᱥᱮᱱ ᱠᱟᱛᱮ ᱦᱚᱸᱵᱚᱱ ᱧᱮᱞᱟ ᱱᱟᱦᱟᱜ ᱟᱨ ᱱᱚᱣᱟ ᱫᱚ ᱦᱩᱭᱩᱜ ᱠᱟᱱᱟ ᱮᱱᱮᱢ ᱥᱮᱱᱴᱟᱨ ᱡᱟᱦᱟᱸ ᱪᱮ ᱟᱵᱚ ᱱᱤᱭᱟᱹ ᱫᱷᱟᱣ ᱢᱳᱦᱚᱱ ᱢᱟᱹᱡᱷᱤ ᱛᱟᱠᱚ ᱵᱮᱱᱟᱣ ᱠᱟᱜ ᱟᱭ ᱟᱭᱩᱥᱢᱟᱱ ᱟᱨᱳᱜᱽᱭᱚ ᱢᱚᱱᱫᱤᱨᱚ ᱱᱚᱰᱮ ᱚᱞ ᱟᱠᱟᱱᱟ ᱟᱭᱩᱥᱢᱟᱱ ᱟᱨᱳᱜᱽᱭᱚ ᱢᱚᱱᱫᱤᱨᱚ ᱟᱨ ᱠᱤᱪᱷᱩ ᱱᱚᱜᱼᱚ ᱱᱚᱝᱠᱟ ᱠᱚ ᱵᱮᱱᱟᱣ ᱠᱟᱜᱼᱟ ᱱᱚᱣᱟ ᱫᱚ ᱯᱟᱪᱨᱤ ᱯᱷᱟᱪᱨᱤ ᱠᱚᱨᱮ ᱠᱟᱹᱡ ᱠᱚ ᱪᱤᱛᱨᱚ ᱵᱟᱲᱟ ᱟᱠᱟᱜᱼᱟ ᱦᱟᱱᱛᱮ ᱫᱚ ᱟᱹᱣᱨᱤ ᱠᱚ ᱵᱮᱱᱟᱣ ᱦᱩᱭ ᱜᱮᱭᱟ ᱤᱱᱟᱹᱜ ᱨᱮᱠᱚ ᱵᱚᱱᱫ ᱠᱮᱜᱼᱟ ᱟᱨ ᱱᱚᱣᱟ ᱫᱚ ᱦᱩᱭᱩᱜ ᱠᱟᱱᱟ ᱫᱮᱥᱞᱟ ᱪᱮᱫ ᱠᱚ ᱢᱮᱛᱟᱜᱼᱟ ᱠᱷᱟᱹᱨᱟᱹᱭ ᱫᱮᱥᱞᱟ ᱠᱷᱟᱹᱨᱟᱹᱭ ᱱᱚᱰᱮ ᱠᱚ ᱵᱮᱱᱟᱣ ᱠᱟᱜ ᱞᱮᱭᱟ ᱢᱟᱨᱟᱝ ᱠᱚᱡ ᱟᱨ ᱱᱤᱛ ᱫᱚ ᱵᱚᱞᱚ ᱧᱚᱜᱚᱜᱼᱟ ᱵᱚ ᱠᱟᱹᱡ ᱯᱚᱧᱪᱟᱭᱮᱛ ᱵᱷᱤᱛᱟᱹᱨ ᱛᱮ ᱯᱚᱧᱪᱟᱭᱮᱛ ᱜᱮᱴ ᱠᱷᱩᱞᱟᱹ ᱜᱮᱭᱟ ᱱᱟᱥᱮᱱᱟᱜ ᱵᱷᱤᱛᱟᱹᱨ ᱦᱚᱸ ᱵᱚᱞᱚ ᱧᱚᱜᱚᱜᱼᱟ ᱟᱨ ᱱᱚᱰᱮ ᱜᱮ ᱟᱞᱮ ᱫᱚ ᱴᱟᱹᱝᱠᱤ ᱦᱚᱸ ᱢᱮᱱᱟᱜᱼᱟ ᱫᱟᱜ ᱴᱟᱹᱝᱠᱤ ᱱᱚᱜᱼᱚᱭ ᱛᱟᱨᱟ ᱟᱹᱰᱤ ᱢᱟᱨᱟᱝ ᱴᱟᱹᱝᱠᱤ ᱠᱟᱱᱟ ᱛᱤᱱᱟᱹᱜ ᱦᱟᱡᱟᱨ ᱞᱤᱴᱚᱨ ᱪᱚ ᱱᱚᱰᱮ ᱚᱞ ᱟᱠᱟᱱᱟ ᱪᱟᱲᱤᱥ ᱦᱟᱡᱟᱨ ᱞᱤᱴᱚᱨ ᱪᱚ ᱪᱟᱨᱤ ᱦᱟᱡᱟᱨ ᱞᱤᱴᱚᱨ ᱵᱟᱭ ᱧᱮᱞ ᱫᱷᱟᱨᱟᱜ ᱠᱟᱱᱟ ᱱᱚᱰᱮ ᱚᱞ ᱟᱠᱟᱱᱟ ᱫᱚ ᱵᱟᱭ ᱧᱮᱞ ᱫᱷᱟᱨᱟᱜ ᱠᱟᱱᱟ ᱱᱚᱣᱟ ᱰᱮᱠᱚᱛ ᱠᱚ ᱯᱩᱨᱟᱹ ᱱᱤᱛᱚᱜ ᱫᱚ ᱢᱟᱞᱚᱴ ᱢᱟᱞᱚᱴ ᱫᱚ ᱵᱟᱝᱟ ᱵᱟᱹᱨᱜᱤᱞ ᱠᱮᱜᱼᱟ ᱞᱮ ᱫᱮᱠᱚᱛ ᱠᱚᱫᱚ ᱵᱟᱹᱨᱜᱤᱞ ᱩᱛᱟᱹᱨ ᱱᱚᱣᱟ ᱫᱚ ᱦᱩᱭᱩᱜ ᱠᱟᱱᱟ ᱯᱚᱧᱪᱟᱭᱮᱛ ᱜᱮᱴ ᱛᱟᱞᱮ ᱱᱚᱜᱼᱚᱭ ᱱᱚᱝᱠᱟ ᱠᱤᱪᱷᱩ ᱵᱮᱱᱟᱣ ᱟᱠᱟᱱᱟ ᱯᱩᱨᱟᱹ ᱢᱟᱨᱵᱚᱞ ᱯᱷᱟᱨᱵᱚᱞ ᱞᱟᱜᱟᱣ ᱛᱮᱠᱚ ᱯᱷᱤᱴᱤᱝ ᱟᱠᱟᱜᱼᱟ ᱵᱷᱤᱛᱟᱨ ᱵᱚ ᱵᱚᱞᱚ ᱞᱮᱱᱜᱮ ᱠᱟᱹᱢᱤ ᱯᱟᱞᱮ ᱪᱟᱹᱞᱩ ᱟᱠᱟᱱᱟ ᱚᱸᱰᱮ ᱨᱳᱰ ᱠᱚᱠᱚ ᱥᱤᱫᱷᱟᱹ ᱵᱟᱲᱟ ᱟᱠᱟᱜᱼᱟ ᱱᱚᱰᱮ ᱫᱚ ᱪᱟᱣᱞᱮ ᱠᱚ ᱠᱟᱢ ᱚᱲᱟᱜ ᱠᱟᱱᱟ ᱜᱚᱫᱟᱢ ᱚᱲᱟᱜ ᱱᱚᱣᱟ ᱠᱚ ᱪᱮᱫ ᱚᱲᱟᱜ ᱠᱚᱪᱚᱝ ᱟᱨ ᱥᱮᱫᱟᱭ ᱠᱚᱫᱚ ᱱᱚᱣᱟ ᱠᱚᱫᱚ ᱥᱮᱫᱟᱭ ᱚᱲᱟᱜ ᱟᱹᱰᱤ ᱥᱮᱫᱟᱭ ᱨᱮᱱᱟᱜ ᱤᱧ ᱜᱤᱫᱽᱨᱟᱹ ᱠᱷᱚᱱᱤᱧ ᱧᱮᱞ ᱟᱹᱜᱩ ᱟᱠᱟᱜᱼᱟ ᱱᱚᱣᱟ ᱛᱟᱞᱮ ᱫᱚ ᱦᱩᱭᱩᱜ ᱠᱟᱱᱟ ᱯᱚᱧᱪᱟᱭᱮᱛ ᱨᱮᱱᱟᱜ ᱢᱮᱱ ᱚᱯᱷᱤᱥ ᱵᱷᱟᱨᱚᱛ ᱱᱤᱨᱢᱟᱬ ᱨᱟᱡᱤᱵ ᱜᱟᱱᱫᱷᱤ ᱥᱮᱵᱟ ᱠᱮᱱᱫᱨᱚ ᱵᱚᱲᱚᱵᱷᱚᱫᱨᱚᱯᱩᱨ ᱱᱚᱣᱟ ᱠᱚᱨᱮ ᱦᱟᱸᱜ ᱪᱟᱹᱞᱩ ᱟᱠᱟᱱᱟ ᱠᱟᱹᱢᱤ ᱱᱚᱜᱼᱚᱭ ᱱᱚᱣᱟ ᱠᱚᱫᱚ ᱱᱚᱣᱟ ᱚᱲᱟᱜ ᱠᱚ ᱵᱮᱱᱟᱣᱮᱫᱼᱟ ᱟᱨ ᱜᱚᱫᱟᱢ ᱚᱲᱟᱜ ᱠᱚᱦᱚᱸ ᱱᱚᱣᱟ ᱯᱟᱹᱪᱷᱞᱟᱹ ᱥᱮᱫ ᱨᱮ ᱵᱮᱱᱟᱣ ᱟᱠᱟᱱᱟ ᱱᱟᱣᱟ ᱜᱮ ᱢᱤᱫ ᱫᱤᱱ ᱦᱤᱞᱳᱜ ᱤᱧ ᱫᱟᱬᱟ ᱵᱟᱲᱟ ᱚᱱᱛᱮᱧ ᱵᱚᱞᱚ ᱞᱮᱱᱟ ᱟᱫᱚᱧ ᱧᱮᱞ ᱞᱟᱜᱼᱟ ᱡᱮ ᱵᱮᱱᱟᱣ ᱟᱠᱟᱫᱼᱟ ᱠᱚ ᱜᱚᱫᱟᱢ ᱚᱲᱟᱜ ᱠᱚ ᱵᱷᱤᱛᱟᱹᱨ ᱨᱮ ᱟᱨ ᱱᱤᱛᱚᱜ ᱫᱚ ᱱᱟᱦᱟᱜ ᱱᱤᱭᱟᱹ ᱯᱚᱨᱮ ᱫᱚ ᱦᱟᱸᱰᱮ ᱯᱟᱞᱮ ᱱᱟᱦᱟᱜ ᱠᱚ ᱮᱢᱚᱜᱼᱟ ᱟᱨ ᱱᱟᱣᱟ ᱚᱲᱟᱜ ᱨᱮ ᱱᱚᱛᱮ ᱠᱷᱚᱱ ᱵᱟᱭ ᱧᱮᱞ ᱫᱷᱟᱨᱟᱜᱼᱟ ᱦᱟᱯᱮ ᱱᱚᱣᱟ ᱵᱷᱩᱜᱟᱹᱜ ᱠᱷᱚᱱ ᱵᱚᱱ ᱧᱮᱞᱟ ᱱᱚᱜᱼᱚᱭ ᱠᱟᱹᱡ ᱠᱟᱹᱡ ᱧᱮᱞᱚᱜ ᱠᱟᱱ ᱚᱸᱰᱮ ᱠᱚ ᱵᱮᱱᱟᱣ ᱟᱠᱟᱫ ᱱᱟᱣᱟ ᱚᱲᱟᱜ ᱫᱚ ᱱᱤᱛᱚᱜ ᱫᱚ ᱱᱟᱦᱟᱜ ᱵᱚ ᱥᱮᱴᱮᱨᱮᱱᱟ ᱯᱩᱲᱤᱭᱟᱹ ᱥᱩᱨ ᱛᱮ ᱥᱟᱺᱜᱤᱧ ᱠᱷᱚᱱ ᱱᱟᱥᱮᱱᱟᱜ ᱵᱚᱱ ᱧᱮᱞ ᱧᱚᱜᱟ ᱛᱟᱦᱚᱞᱮ ᱯᱷᱤᱞᱰ ᱱᱚᱰᱮ ᱞᱟᱭᱤᱴ ᱯᱷᱟᱭᱤᱴ ᱠᱚ ᱞᱟᱜᱟᱣ ᱟᱠᱟᱱᱟ ᱟᱫᱚ ᱜᱮᱴ ᱠᱚᱵᱚ ᱥᱮᱴᱮᱨ ᱞᱮᱱ ᱜᱮ ᱱᱟᱦᱟᱜ ᱟᱨᱤᱧ ᱫᱮᱠᱷᱟᱣ ᱟᱵᱚᱱᱟ ᱥᱩᱨ ᱠᱷᱚᱱ ᱱᱤᱛᱚᱜ ᱫᱚ ᱜᱮᱴ ᱥᱩᱨ ᱛᱮ ᱥᱮᱴᱮᱨ ᱦᱩᱭᱱᱟ ᱟᱨᱤᱧ ᱫᱮᱠᱷᱟᱣ ᱟᱵᱚᱱᱟ ᱜᱮᱴ ᱠᱚ ᱪᱮᱫ ᱞᱮᱠᱟ ᱵᱮᱱᱟᱣ ᱟᱠᱟᱱᱟ ᱟᱞᱮᱭᱟᱜ ᱱᱚᱜᱼᱚ ᱱᱚᱝᱠᱟ ᱵᱚᱲᱟᱵᱷᱚᱫᱨᱚᱯᱩᱨ ᱠᱷᱟᱲᱟᱯᱚᱰᱤᱭᱟ ᱱᱚᱰᱮ ᱵᱷᱚᱞᱤᱵᱚᱞ ᱞᱤᱜᱽ ᱠᱚ ᱵᱮᱱᱟᱣ ᱟᱠᱟᱫ ᱜᱮᱭᱟ ᱢᱤᱫᱴᱟᱝ ᱱᱚᱰᱮ ᱯᱷᱩᱴᱵᱚᱞ ᱛᱮ ᱢᱤᱫᱴᱟᱝ ᱠᱚ ᱵᱮᱱᱟᱣ ᱟᱠᱟᱫ ᱜᱮᱭᱟ ᱱᱚᱣᱟ ᱜᱮᱴ ᱫᱚ ᱛᱟᱦᱚᱞᱮ ᱵᱟᱨᱚ ᱢᱟᱥ ᱠᱷᱩᱞᱟᱹ ᱛᱟᱦᱮᱱ ᱠᱟᱱᱟ ᱚᱱᱟ ᱛᱮᱜᱮ ᱰᱟᱹᱝᱨᱤ ᱠᱚᱠᱚ ᱠᱷᱟᱹᱲᱮᱫ ᱠᱚᱣᱟ ᱵᱚᱞᱯᱩᱲᱤ ᱵᱷᱤᱛᱟᱹᱨ ᱛᱮ ᱟᱨ ᱯᱩᱲᱤᱭᱟᱹ ᱨᱮᱱᱟᱜ ᱞᱮᱸᱜᱟ ᱯᱟᱦᱴᱟ ᱠᱷᱚᱱ ᱢᱟᱲᱟᱝ ᱵᱚᱱ ᱧᱮᱞᱟ ᱱᱚᱝᱠᱟ ᱪᱮᱭᱟᱨ ᱯᱷᱮᱭᱟᱨ ᱠᱚ ᱵᱤᱞ ᱟᱠᱟᱱᱟ ᱟᱨ ᱱᱚᱣᱟ ᱯᱟᱴᱟ ᱢᱟ ᱮᱱᱟᱝ ᱨᱤᱧ ᱫᱮᱠᱷᱟᱣᱮᱫ ᱯᱮ ᱛᱟᱦᱮᱸᱫ ᱞᱟᱭᱤᱴ ᱞᱟᱜᱟᱣ ᱠᱟᱱᱟ ᱱᱚᱛᱮ ᱨᱮ ᱯᱮᱭᱟ ᱟᱢ ᱠᱟᱛᱮ ᱵᱚ ᱟᱹᱪᱩᱨᱚᱜᱼᱟ ᱵᱟᱹᱭ ᱵᱟᱹᱭᱛᱮ ᱱᱤᱛᱚᱜ ᱫᱚ ᱜᱩᱞᱤ ᱠᱷᱩᱱᱴᱤ ᱚᱱᱛᱮ ᱨᱮ ᱦᱟᱸᱰᱮ ᱫᱚ ᱯᱮᱱᱰᱟᱞ ᱠᱤᱠ ᱵᱟᱠᱷᱨᱟ ᱵᱤᱫ ᱟᱠᱟᱫ ᱱᱤᱭᱟᱹ ᱫᱷᱟᱣ ᱚᱸᱰᱮ ᱢᱤᱫᱴᱟᱝ ᱵᱷᱚᱞᱤᱵᱚᱞ ᱮᱱᱮᱡ ᱞᱟᱹᱜᱤᱫ ᱵᱮᱱᱟᱜ ᱠᱟᱛᱷᱟ ᱦᱩᱱᱟᱹᱝ ᱟᱫᱚ ᱠᱷᱩᱱᱴᱤ ᱠᱚᱫᱚ ᱵᱤᱫ ᱟᱠᱟᱱᱟ ᱢᱮᱱᱠᱷᱟᱱ ᱱᱮᱴ ᱯᱷᱮᱴ ᱠᱚ ᱪᱮᱫ ᱦᱚᱸ ᱵᱟᱭ ᱯᱚᱠᱟᱣ ᱟᱠᱟᱱᱟ ᱟᱨ ᱟᱞᱮ ᱡᱟᱣᱜᱮ ᱱᱚᱜᱼᱚᱸᱰᱮ ᱞᱮ ᱵᱮᱱᱟᱣᱟ ᱪᱮᱫ ᱠᱚ ᱢᱮᱛᱟᱜᱟᱜᱼᱟ ᱟᱛᱳ ᱥᱮᱱ ᱨᱩᱢ ᱟᱥᱤᱥᱮᱱ ᱨᱩᱢ ᱛᱟᱞᱮ ᱫᱚ ᱚᱸᱰᱮ ᱢᱮᱱᱟᱜᱼᱟ ᱟᱨ ᱚᱱᱠᱟᱛᱮ ᱚᱸᱰᱮ ᱢᱤᱫᱴᱟᱝ ᱚᱲᱟᱜ ᱠᱚ ᱵᱮᱱᱟᱣ ᱟᱠᱟᱫ ᱚᱸᱰᱮ ᱫᱚ ᱦᱩᱱᱟᱹᱝ ᱨᱚᱲᱟᱭ ᱡᱟᱦᱟᱸᱭ ᱠᱚᱢᱮᱱᱴᱮᱴᱚᱨ ᱩᱱᱤ ᱚᱸᱰᱮ ᱛᱟᱦᱮᱱᱟᱭ ᱦᱩᱱᱟᱹᱝ ᱚᱱᱟ ᱵᱟᱠᱷᱨᱟ ᱚᱲᱟᱜ ᱵᱮᱱᱟᱣ ᱟᱠᱟᱱᱟ ᱱᱚᱛᱮ ᱦᱚᱸ ᱢᱤᱫᱴᱟᱝ ᱜᱩᱞᱤ ᱠᱷᱩᱱᱴᱤ ᱢᱮᱱᱟᱜᱼᱟ ᱱᱚᱛᱮ ᱦᱚᱸ ᱪᱮᱭᱟᱨ ᱟᱨ ᱱᱚᱣᱟ ᱯᱟᱦᱴᱟ ᱫᱚ ᱢᱤᱫᱴᱟᱝ ᱜᱮᱭᱟ ᱞᱟᱭᱤᱴ ᱫᱚ ᱱᱤᱛᱚᱜᱟᱜ ᱥᱚᱢᱚᱭ ᱨᱮ ᱯᱩᱨᱟᱹ ᱥᱟᱜᱟᱜ ᱯᱮᱨᱮᱡ ᱟᱠᱟᱱᱟ ᱱᱚᱰᱮ ᱟᱹᱰᱤ ᱡᱳᱨ ᱡᱚᱠᱷᱚᱱ ᱦᱟᱸᱜ ᱠᱷᱮᱲ ᱦᱩᱭᱩᱜᱼᱟ ᱤᱱᱟᱹ ᱵᱮᱲᱟ ᱥᱟᱯᱷᱟᱛᱮ ᱵᱟᱨᱚ ᱞᱮ ᱵᱟᱡᱟᱜᱼᱟ ᱫᱤᱱ ᱠᱟᱞᱚᱢ ᱦᱚᱸ ᱟᱹᱰᱤ ᱢᱩᱥᱠᱤᱞ ᱛᱮᱞᱮ ᱥᱟᱯᱷᱟ ᱟᱠᱟᱫᱼᱟ ᱱᱚᱣᱟ ᱠᱚ ᱢᱟᱱᱮ ᱯᱩᱨᱟᱹ ᱜᱟᱥ ᱛᱮ ᱞᱟᱴᱟ ᱩᱛᱟᱹᱨᱚᱜ ᱠᱟᱱᱟ ᱛᱟᱯᱚᱨᱮ ᱱᱮᱥ ᱫᱚ ᱱᱟᱣᱟ ᱜᱮ ᱦᱟᱥᱟ ᱠᱚᱠᱚ ᱫᱩᱞ ᱞᱟᱜᱼᱟ ᱛᱚ ᱚᱱᱟᱛᱮ ᱦᱟᱱᱛᱮ ᱱᱟᱛᱮᱱᱟᱜ ᱚᱱᱟ ᱵᱩᱨᱩ ᱜᱟᱥ ᱠᱚ ᱱᱚᱰᱮ ᱚᱢᱚᱱᱮᱱᱟ ᱟᱹᱰᱤ ᱫᱟᱹᱨᱭᱟᱹ ᱜᱮ ᱟᱨ ᱱᱤᱛ ᱫᱚᱵᱚ ᱚᱰᱚᱠᱚᱜᱼᱟ ᱱᱚᱰᱮ ᱠᱷᱚᱱ ᱯᱩᱲᱤᱭᱟᱹ ᱢᱟᱹᱧ ᱫᱮᱠᱷᱟᱣᱮᱫ ᱵᱚᱱᱟ

ᱡᱚᱡᱚᱢ ᱯᱟᱦᱴᱟ ᱱᱚᱰᱮ ᱮᱱᱮᱢ ᱥᱮᱱᱴᱚᱨ ᱮᱸᱰᱮ ᱜᱮ ᱯᱚᱧᱪᱟᱭᱮᱛ ᱤᱱᱟᱹ ᱵᱷᱤᱲᱟᱹᱣ ᱠᱟᱛᱮ ᱜᱮ ᱥᱠᱩᱞ ᱟᱨ ᱯᱳᱥᱴ ᱚᱯᱷᱤᱥ ᱦᱚᱸ ᱟᱞᱮ ᱫᱚ ᱟᱹᱛᱩ ᱨᱮᱜᱮ ᱢᱮᱱᱟᱜᱼᱟ ᱯᱳᱥᱴ ᱚᱯᱷᱤᱥ ᱦᱚᱸ ᱟᱹᱛᱩ ᱨᱮᱜᱮ ᱢᱮᱱᱟᱜᱼᱟ ᱟᱨ ᱱᱤᱭᱟᱹ ᱫᱷᱟᱣᱤᱡ ᱥᱚᱨᱯᱚᱧᱪ ᱛᱟᱞᱮ ᱦᱚᱸ ᱟᱞᱮ ᱟᱹᱛᱩ ᱨᱤᱱᱤᱡ ᱜᱮ ᱫᱟᱹᱭ ᱦᱚᱲ ᱠᱟᱱᱟᱭ ᱱᱟᱦᱟᱜ ᱛᱟᱵᱚ ᱟᱫᱚ ᱥᱩᱵᱤᱫᱷᱟ ᱠᱚᱫᱚ ᱟᱹᱰᱤ ᱜᱟᱱ ᱜᱮ ᱢᱮᱱᱟᱜᱼᱟ ᱟᱞᱮ ᱞᱟᱹᱜᱤᱫ ᱛᱮᱫᱚ ᱱᱟᱦᱟᱜ ᱱᱤᱛᱚᱜ ᱫᱚ ᱥᱠᱩᱞ ᱯᱚᱧᱪᱟᱭᱮᱛ ᱠᱚ ᱯᱟᱨᱚᱢ ᱠᱮᱜᱼᱟᱹᱧ ᱤᱱᱟᱹ ᱯᱚᱨᱮ ᱱᱚᱰᱮ ᱛᱟᱞᱮ ᱧᱟᱢᱚᱜ ᱠᱟᱱᱟ ᱱᱟᱦᱟᱜ ᱟᱦᱟᱨ ᱪᱮᱛᱟᱱ ᱞᱟᱛᱟᱨ ᱟᱦᱟᱨ ᱛᱟᱞᱮ ᱢᱮᱱᱟᱜᱼᱟ ᱱᱚᱰᱮ ᱢᱤᱫᱴᱟᱝ ᱟᱦᱟᱨ ᱢᱮᱱᱟᱜᱼᱟ ᱯᱩᱨᱟᱹ ᱞᱟᱛᱟᱨᱟᱜ ᱱᱚᱣᱟ ᱫᱚ ᱤᱱᱟᱹ ᱛᱟᱭᱱᱚᱢ ᱱᱚᱜᱼᱚᱭ ᱤᱱᱟᱹ ᱛᱟᱭᱱᱚᱢ ᱱᱚᱣᱟ ᱛᱟᱞᱮ ᱫᱚ ᱢᱮᱱ ᱟᱦᱟᱨ ᱠᱟᱱᱟ ᱢᱟᱨᱟᱝ ᱟᱦᱟᱨ ᱯᱮᱭᱟ ᱟᱦᱟᱨ ᱛᱟᱞᱮ ᱢᱤᱫ ᱥᱤᱨᱮᱞ ᱨᱮ ᱢᱮᱱᱟᱜᱼᱟ ᱪᱮᱛᱟᱱ ᱞᱟᱛᱟᱨ ᱟᱨ ᱢᱤᱫᱴᱟᱝ ᱟᱦᱟᱨ ᱢᱮᱱᱟᱜ ᱫᱚ ᱢᱟᱨᱮ ᱟᱦᱟᱨ ᱚᱱᱟ ᱫᱚ ᱟᱹᱛᱩ ᱵᱟᱦᱮᱨ ᱨᱮ ᱱᱚᱣᱟ ᱦᱚᱨ ᱟᱛᱚᱢ ᱛᱮ ᱯᱟᱭᱟ ᱪᱮᱫ ᱞᱮᱠᱟ ᱞᱟᱴᱟ ᱟᱠᱟᱱᱟ ᱯᱩᱨᱟᱹ ᱥᱤᱱᱟᱨᱤ ᱞᱮᱠᱟ ᱧᱮᱞᱚᱜ ᱠᱟᱱᱟ ᱯᱟᱨᱠ ᱛᱟᱹᱱᱤᱡ ᱞᱮᱠᱟ ᱢᱟ ᱛᱚᱵᱮ ᱠᱷᱟᱱ ᱜᱟᱛᱮ ᱠᱚ ᱛᱮᱦᱮᱧ ᱫᱚ ᱱᱤᱝᱠᱟᱹ ᱜᱮ ᱟᱨ ᱚᱠᱚᱭ ᱠᱚ ᱡᱩᱫᱤ ᱱᱚᱣᱟ ᱵᱷᱤᱰᱤᱭᱳ ᱧᱮᱞ ᱠᱟᱛᱮ ᱠᱩᱥᱤ ᱨᱟᱹᱥᱠᱟᱹ ᱵᱚ ᱵᱩᱡᱷᱟᱹᱣ ᱟᱠᱟᱫᱼᱟ ᱛᱚᱵᱮ ᱠᱷᱟᱱ ᱢᱤᱢᱤᱫᱴᱟᱝ ᱞᱟᱭᱤᱠ ᱫᱚ ᱱᱤᱦᱟᱹᱛ ᱮᱢ ᱢᱟ ᱟᱨ ᱱᱟᱣᱟ ᱯᱮᱲᱟ ᱠᱚᱫᱚ ᱱᱤᱱᱟᱹᱜ ᱜᱮ ᱞᱟᱹᱭ ᱟᱵᱚᱱᱟ ᱡᱮ ᱪᱮᱱᱮᱞ ᱦᱚᱸ ᱱᱤᱦᱟᱹᱛᱤ ᱵᱚ ᱥᱟᱵᱥᱠᱨᱟᱭᱤᱵ ᱛᱟᱨᱟ ᱠᱟᱜᱼᱟ ᱢᱟ ᱛᱚᱵᱮ ᱠᱷᱟᱱ ᱛᱟᱦᱮᱱ ᱠᱟᱱᱟᱞᱤᱧ